ᱦᱮᱸ ᱱᱚᱜᱼᱚ ᱱᱟ ᱯᱷᱚᱨᱢ ᱫᱚ ᱞᱟᱦᱟ ᱚᱱᱠᱟ ᱜᱮ ᱟᱯᱟᱱ ᱟᱹᱯᱤᱱ ᱡᱟᱦᱟᱸ ᱫᱚᱠᱟᱱ ᱠᱷᱚᱱᱟᱜ ᱧᱟᱢᱚᱜ ᱠᱟᱱ ᱛᱟᱦᱮᱸᱫ ᱚᱱᱠᱟ ᱜᱮ ᱟᱹᱜᱩ ᱠᱟᱛᱮᱫ ᱠᱚ ᱟᱹᱰᱤ ᱦᱚᱲ ᱠᱚ ᱯᱮᱨᱮᱡ ᱠᱟᱣᱱᱟ ᱦᱮᱸ ᱟᱫᱚ ᱱᱤᱛᱚᱜ ᱪᱮᱫᱠᱟᱭᱱᱟ ᱢᱟᱱᱮ ᱱᱚᱣᱟ ᱯᱷᱚᱨᱢ ᱤᱫᱤ ᱠᱟᱛᱮᱫ ᱟᱹᱰᱤ ᱡᱟᱭᱜᱟ ᱟᱹᱰᱤ ᱦᱚᱲ ᱠᱚ ᱫᱚᱢᱮ ᱠᱚ ᱮᱲᱮ ᱠᱮᱫ ᱠᱚᱣᱟ ᱪᱮᱫ ᱞᱮᱠᱟ ᱚᱠᱚᱭ ᱡᱟᱦᱟᱸ ᱛᱤᱱᱟᱹᱜ ᱫᱟᱲᱮᱭᱟᱫᱟ ᱠᱚ ᱚᱱᱟ ᱯᱷᱚᱨᱢ ᱟᱹᱰᱤ ᱫᱟᱢ ᱛᱮᱠᱚ ᱟᱹᱠᱷᱨᱤᱧ ᱠᱮᱫᱼᱟ ᱟᱨ ᱱᱚᱣᱟ ᱤᱫᱤ ᱠᱟᱛᱮᱫ ᱚᱱᱟ ᱯᱚᱧᱪᱟᱭᱮᱛ ᱚᱯᱷᱤᱥ ᱠᱚᱨᱮ ᱟᱹᱰᱤᱜᱟᱱ ᱴᱮᱠᱥ ᱠᱚ ᱵᱟᱫᱽᱫᱷᱚ ᱜᱚᱛᱚ ᱠᱚ ᱮᱢ ᱦᱚᱪᱚᱭᱮᱫ ᱠᱚ ᱛᱟᱦᱮᱸᱫ ᱟᱫᱚ ᱱᱚᱣᱟ ᱠᱷᱚᱵᱚᱨ ᱥᱚᱨᱠᱟᱨᱮ ᱟᱸᱡᱚᱢ ᱠᱮᱫ ᱠᱷᱟᱱ ᱟᱫᱚ ᱱᱚᱣᱟ ᱯᱷᱚᱨᱢ ᱫᱚᱭ ᱵᱟᱹᱛᱤᱞ ᱠᱮᱜᱼᱟ ᱢᱟᱱᱮ ᱨᱤᱡᱮᱠᱴ ᱠᱮᱜᱼᱟ ᱟᱫᱚ ᱱᱚᱣᱟ ᱯᱷᱚᱨᱢ ᱫᱚ ᱟᱫᱚ ᱵᱟᱝ ᱚᱸᱰᱮ ᱫᱚ ᱵᱟᱝ ᱞᱟᱜᱟᱜᱼᱟ ᱟᱫᱚ ᱚᱠᱟ ᱞᱮᱠᱟᱱ ᱯᱷᱚᱨᱢ ᱟᱫᱚ ᱞᱟᱜᱟᱜᱼᱟ ᱟᱫᱚ ᱚᱱᱟ ᱯᱷᱚᱨᱢ ᱫᱚ ᱱᱚᱜᱼᱚᱭ ᱛᱮᱦᱮᱧ ᱥᱳᱞᱳ ᱛᱟᱹᱨᱤᱠᱷ ᱥᱮ ᱛᱮᱦᱮᱧ ᱠᱷᱚᱱᱟᱜ ᱯᱚᱱᱨᱚᱭ ᱥᱮᱯᱴᱮᱢᱵᱚᱨ ᱢᱟᱱᱮ ᱫᱩ ᱦᱟᱡᱟᱨ ᱮᱠᱩᱥ ᱢᱤᱫ ᱪᱟᱸᱫᱚ ᱫᱷᱩᱨᱤᱭᱟᱹ ᱟᱯᱟᱱ ᱟᱹᱯᱤᱱ ᱵᱞᱚᱠ ᱨᱮ ᱚᱧᱪᱚᱞ ᱳᱣᱟᱭᱤᱡ ᱢᱤᱫᱴᱟᱝ ᱢᱤᱫᱴᱟᱝ ᱰᱮᱴ ᱟᱠᱚ ᱚᱱᱟ ᱰᱮᱴ ᱠᱚᱫᱚ ᱦᱮᱸ ᱯᱚᱧᱪᱟᱭᱮᱛ ᱚᱯᱷᱤᱥ ᱠᱚᱨᱮ ᱦᱚᱸ ᱵᱟᱲᱟᱭ ᱜᱟᱱᱚᱜᱼᱟ ᱪᱟᱞᱟᱣ ᱠᱟᱛᱮ ᱯᱮ ᱵᱟᱲᱟᱭ ᱫᱟᱲᱮᱭᱟᱜᱼᱟ ᱟᱨ ᱵᱟᱝᱠᱷᱟᱱ ᱢᱟᱭᱤᱠ ᱠᱚᱛᱮ ᱠᱚᱦᱚᱸ ᱞᱟᱹᱭ ᱜᱮᱭᱟ ᱠᱚ ᱦᱮᱸ ᱩᱱ ᱵᱟᱲᱟᱭᱚᱜᱼᱟ ᱦᱟᱸᱜ ᱟᱨ ᱚᱠᱟ ᱡᱟᱭᱜᱟ ᱨᱮᱠᱚ ᱤᱭᱟᱹᱭᱟ ᱠᱮᱢᱯᱟ ᱩᱱᱯᱮ ᱵᱟᱲᱟᱭ ᱫᱟᱲᱮᱭᱟᱜᱼᱟ ᱱᱤᱛᱚᱜ ᱫᱚ ᱦᱟᱸᱜ ᱵᱟᱲᱟᱭ ᱞᱟᱹᱭ ᱠᱟᱜ ᱜᱮᱪᱚ ᱠᱚ ᱟᱫᱚ ᱟᱯᱮ ᱠᱷᱚᱡᱽ ᱯᱮ ᱫᱚᱦᱚᱭᱟ ᱚᱱᱟ ᱠᱚᱨᱮ ᱟᱨ ᱱᱚᱣᱟ ᱯᱷᱨᱚᱢ ᱯᱮ ᱯᱮᱨᱮᱡ ᱞᱮᱠᱷᱟᱱ ᱪᱮᱫ ᱠᱚᱯᱮ ᱧᱟᱢᱟ ᱱᱚᱣᱟ ᱫᱚ ᱟᱯᱮ ᱟᱭᱳ ᱦᱚᱲ ᱠᱚ ᱢᱤᱫ ᱦᱟᱡᱟᱨ ᱴᱟᱠᱟ ᱠᱟᱛᱮᱫ ᱯᱮ ᱧᱟᱢᱟ ᱮᱥ ᱴᱤ ᱮᱥ ᱥᱤ ᱠᱚᱫᱚ ᱟᱨ ᱡᱮᱱᱟᱨᱮᱞ ᱠᱚᱫᱚ ᱢᱚᱬᱮ ᱥᱚ ᱴᱟᱠᱟ ᱠᱟᱛᱮᱫ ᱟᱫᱚ ᱱᱚᱣᱟ ᱯᱷᱚᱨᱚᱢ ᱯᱮᱨᱮᱡ ᱞᱟᱹᱜᱤᱫ ᱛᱚ ᱵᱮᱴᱟ ᱪᱮᱫ ᱠᱚ ᱞᱟᱜᱟᱜ ᱛᱟᱞᱮ ᱟᱞᱮᱭᱟᱜ ᱱᱚᱣᱟ ᱰᱚᱠᱩᱢᱮᱱᱴ ᱠᱚ ᱱᱚᱣᱟ ᱯᱷᱚᱨᱚᱢ ᱯᱮᱨᱮᱡ ᱞᱟᱹᱜᱤᱫ ᱛᱮᱫᱚ ᱦᱚᱯᱚᱱ ᱟᱭᱳ ᱞᱟᱜᱟᱜᱼᱟ ᱨᱮᱥᱚᱱ ᱠᱟᱨᱰ ᱵᱷᱳᱴᱟᱨ ᱠᱟᱨᱰ ᱟᱫᱷᱟᱨ ᱠᱟᱨᱰ ᱵᱮᱝᱠ ᱮᱠᱟᱣᱩᱱᱴ ᱯᱷᱳᱴᱳ ᱵᱟᱨ ᱠᱚᱯᱤ ᱯᱟᱥᱯᱳᱨᱴ ᱥᱟᱭᱤᱡᱽ ᱨᱚᱝᱜᱤᱱ ᱯᱷᱳᱴᱳ ᱦᱳᱭ ᱦᱮᱸ ᱟᱨ ᱠᱟᱥᱴ ᱥᱟᱨᱴᱤᱯᱷᱤᱠᱮᱴ ᱟᱨ ᱥᱟᱥᱛᱷᱚ ᱥᱟᱛᱷᱤ ᱠᱟᱨᱰ ᱦᱮᱸ ᱚᱱᱟ ᱠᱚ ᱡᱷᱚᱛᱚ ᱯᱮ ᱡᱮᱨᱚᱠᱥ ᱫᱚᱦᱚᱭᱟ ᱡᱮᱨᱚᱠᱥ ᱨᱮ ᱡᱷᱚᱛᱚ ᱨᱮᱯᱮ ᱥᱳᱭᱟ ᱦᱮᱸ ᱟᱫᱚ ᱚᱱᱟ ᱠᱚ ᱤᱫᱤ ᱠᱟᱛᱮᱫ ᱚᱱᱟ ᱠᱮᱢᱯ ᱚᱠᱟ ᱦᱤᱞᱳᱜ ᱠᱷᱚᱵᱚᱨ ᱯᱮ ᱦᱟᱛᱟᱣᱟ ᱦᱟᱸᱜ ᱟᱫᱚ ᱚᱸᱰᱮ ᱦᱩᱭᱩᱜᱼᱟ ᱚᱸᱰᱮ ᱯᱮ ᱪᱟᱞᱟᱜᱼᱟ ᱟᱫᱚ ᱚᱸᱰᱮᱱᱟᱜ ᱯᱷᱨᱚᱢ ᱜᱮ ᱮᱢᱚᱜ ᱟᱠᱚ ᱦᱮᱸ ᱚᱱᱟ ᱯᱷᱨᱚᱢ ᱜᱮ ᱦᱟᱛᱟᱣ ᱠᱟᱛᱮᱫ ᱚᱸᱰᱮ ᱯᱮᱨᱮᱡ ᱠᱟᱛᱮᱫ ᱟᱨ ᱚᱱᱟ ᱡᱟᱦᱟᱸ ᱞᱟᱹᱭ ᱠᱮᱫ ᱫᱚᱧ ᱨᱮᱥᱚᱱ ᱠᱟᱨᱰ ᱵᱷᱳᱴᱟᱨ ᱠᱟᱨᱰ ᱟᱫᱷᱟᱨ ᱠᱟᱨᱰ ᱵᱮᱝᱠ ᱯᱟᱥᱵᱳᱭ ᱯᱷᱳᱴᱳ ᱵᱟᱨ ᱠᱚᱯᱤ ᱟᱨ ᱠᱟᱥᱴ ᱥᱟᱨᱴᱤᱯᱷᱤᱠᱮᱴ ᱥᱟᱥᱛᱷᱚ ᱥᱟᱛᱷᱤ ᱠᱟᱨᱰ ᱚᱱᱟ ᱠᱚ ᱡᱮᱨᱚᱠᱥ ᱦᱮᱸ ᱚᱱᱟ ᱥᱟᱶᱛᱮ ᱚᱸᱰᱮ ᱯᱮ ᱮᱢ ᱛᱮ ᱦᱮᱸ ᱚᱸᱰᱮ ᱜᱮ ᱯᱮᱨᱮᱡ ᱠᱟᱛᱮᱫ ᱚᱸᱰᱮ ᱜᱮᱯᱮ ᱡᱚᱢᱟᱭᱟ ᱤᱱᱟᱹ ᱠᱷᱟᱱ ᱜᱮ ᱜᱟᱱ ᱮᱱᱟ ᱟᱫᱚ ᱚᱱᱮ ᱦᱚᱯᱚᱱᱤᱧ ᱞᱟᱹᱭ ᱠᱮᱫ ᱫᱚ ᱧᱟᱢᱟᱯᱮ ᱱᱚᱣᱟ ᱫᱚ ᱟᱯᱮᱭᱟᱜ ᱮᱠᱟᱣᱩᱱᱴ ᱨᱮ ᱟᱫᱚ ᱢᱟᱱᱮ ᱮᱥ ᱴᱤ ᱮᱥ ᱥᱤ ᱠᱚᱫᱚ ᱦᱟᱡᱟᱨ ᱴᱟᱠᱟ ᱠᱟᱛᱮᱫ ᱟᱯᱮᱭᱟᱜ ᱮᱠᱟᱣᱩᱱᱴ ᱨᱮ ᱵᱚᱞᱚᱱᱟ ᱟᱨ ᱡᱮᱱᱟᱨᱮᱞ ᱠᱚᱫᱚ ᱯᱟᱸᱪᱥᱚ ᱴᱟᱠᱟ ᱠᱟᱛᱮᱫ ᱟᱫᱚ ᱚᱱᱟ ᱫᱚ ᱟᱯᱮᱭᱟᱜ ᱥᱩᱵᱤᱫᱷᱟ ᱢᱚᱛᱚ ᱡᱟᱦᱟᱸ ᱛᱤᱥ ᱜᱮᱯᱮ ᱛᱩᱞᱟᱹᱣ ᱟᱹᱜᱩ ᱠᱟᱛᱮᱫ ᱟᱯᱮᱭᱟᱜ ᱜᱷᱟᱨᱚᱸᱡᱽ ᱨᱮ ᱚᱱᱟ ᱯᱮ ᱠᱷᱚᱨᱪᱟ ᱞᱟᱹᱜᱤᱫ ᱯᱮ ᱞᱟᱜᱟᱣ ᱫᱟᱲᱮᱭᱟᱜᱼᱟ ᱦᱮᱸ ᱠᱟᱠᱟ ᱛᱟᱠᱚᱣᱟᱜ ᱫᱚ ᱛᱟᱦᱚᱞᱮ ᱯᱮᱨᱮᱡ ᱠᱚᱫᱚ ᱜᱟᱱᱚᱜᱼᱟ ᱥᱮ ᱵᱟᱝ ᱵᱟᱝ ᱦᱚᱯᱚᱱ ᱟᱭᱳ ᱱᱚᱣᱟ ᱠᱚᱫᱚ ᱥᱩᱫᱷᱩ ᱟᱭᱳ ᱦᱚᱲ ᱥᱩᱢᱩᱝ ᱛᱟᱠᱚ ᱞᱟᱹᱜᱤᱫ ᱜᱮ ᱞᱟᱹᱭ ᱠᱟᱜᱼᱟᱭ ᱢᱟᱱᱮ ᱢᱤᱫᱴᱟᱝ ᱜᱷᱟᱨᱚᱸᱡᱽ ᱨᱮ ᱥᱟᱥᱛᱷᱚ ᱥᱟᱛᱷᱤ ᱠᱟᱨᱰ ᱢᱟ ᱢᱤᱫᱴᱟᱝ ᱜᱮ ᱦᱩᱭ ᱠᱟᱱᱟ ᱥᱮ ᱟᱨ ᱚᱱᱟ ᱥᱟᱥᱛᱷᱚ ᱥᱟᱛᱷᱤ ᱠᱟᱨᱰ ᱫᱚ ᱟᱭᱳ ᱦᱚᱲ ᱛᱟᱠᱚᱣᱟᱜ ᱧᱩᱛᱩᱢ ᱜᱮ ᱢᱮᱱᱟᱜᱼᱟ ᱟᱢᱟᱜ ᱡᱮᱢᱚᱱ ᱟᱢ ᱫᱚ ᱟᱢᱟᱜ ᱧᱩᱛᱩᱢ ᱨᱮ ᱢᱮᱱᱟᱜᱼᱟ ᱦᱮᱸ ᱟᱫᱚ ᱚᱱᱟ ᱥᱟᱥᱛᱷᱚ ᱥᱟᱛᱷᱤ ᱠᱟᱨᱰ ᱡᱟᱦᱟᱸᱭᱟᱜ ᱧᱩᱛᱩᱢ ᱨᱮ ᱢᱮᱱᱟᱜᱼᱟ ᱩᱱᱤᱜᱮ ᱮ ᱱᱚᱣᱟ ᱨᱮᱫᱚ ᱫᱟᱣ ᱮ ᱧᱟᱢᱟ ᱢᱟᱱᱮ ᱥᱩᱫᱩ ᱟᱭᱳ ᱦᱚᱲ ᱠᱚ ᱞᱟᱹᱜᱤᱫ ᱜᱮ ᱟᱨ ᱡᱟᱦᱟᱸᱭᱟᱜ ᱩᱢᱮᱨ ᱵᱟᱨ ᱜᱮᱞ ᱢᱚᱬᱮ ᱥᱮᱨᱢᱟ ᱠᱷᱚᱱᱟᱜ ᱛᱩᱨᱩᱭ ᱜᱮᱞ ᱥᱮᱨᱢᱟ ᱢᱟᱱᱮ ᱯᱚᱸᱪᱤᱥ ᱵᱚᱪᱷᱚᱨ ᱠᱷᱚᱱᱟᱜ ᱥᱟᱴ ᱵᱚᱪᱷᱚᱨ ᱛᱟᱭ ᱩᱱᱠᱩ ᱠᱚᱜᱮ ᱫᱟᱣ ᱠᱚ ᱧᱟᱢᱟ ᱚᱱᱟ ᱠᱷᱚᱱᱟᱜ ᱠᱚᱢ ᱞᱮᱱᱠᱷᱟᱱ ᱯᱚᱸᱪᱤᱥ ᱵᱚᱪᱷᱚᱨ ᱠᱷᱚᱱᱟᱜ ᱠᱚᱢ ᱞᱮᱱᱠᱷᱟᱱ ᱩᱱᱠᱩ ᱫᱚ ᱵᱟᱝᱟ ᱥᱟᱴ ᱵᱚᱪᱷᱚᱨ ᱠᱷᱚᱱᱟᱜ ᱵᱮᱥᱤ ᱞᱮᱱᱠᱷᱟᱱ ᱩᱱᱠᱩ ᱫᱚ ᱵᱟᱠᱚ ᱧᱟᱢᱟ ᱛᱟᱦᱚᱞᱮ ᱴᱷᱤᱠ ᱜᱮᱭᱟ ᱵᱩᱡᱷᱟᱹᱣ ᱧᱟᱢ ᱠᱮᱜ ᱟᱢ ᱛᱟᱦᱚᱞᱮ ᱫᱟᱣ ᱠᱚ ᱟᱞᱚᱯᱮ ᱢᱩᱪᱟᱹᱫ ᱟᱞᱚᱯᱮ ᱤᱭᱟᱹᱭᱟ ᱥᱩᱨ ᱠᱚᱨᱮ ᱵᱟᱲᱟᱭ ᱦᱚᱪᱚ ᱠᱚᱢ ᱦᱮᱸ ᱟᱨ ᱚᱱᱟ ᱛᱟᱹᱨᱤᱠᱷ ᱚᱠᱟ ᱫᱤᱱ ᱠᱚᱨᱮ ᱟᱯᱮᱭᱟᱜ ᱚᱧᱪᱚᱞ ᱨᱮᱠᱚ ᱜᱷᱳᱥᱚᱱᱟᱭᱮᱜᱼᱟ ᱚᱱᱟ ᱛᱟᱹᱨᱤᱠᱷ ᱤᱭᱟᱹ ᱠᱟᱛᱮᱫ ᱮᱠᱫᱚᱢ ᱪᱟᱞᱟᱜ ᱯᱮ ᱵᱟᱲᱮ ᱜᱮ ᱦᱮᱸ ᱦᱟᱡᱟᱨ ᱴᱟᱠᱟ ᱠᱟᱛᱮᱫ ᱯᱮ ᱧᱟᱢ ᱠᱷᱟᱱ ᱛᱚ ᱟᱹᱰᱤ ᱜᱟᱱ ᱢᱤᱫᱴᱟᱝ ᱜᱚᱲᱚ ᱟᱯᱮ ᱜᱷᱟᱨᱚᱸᱡᱽ ᱨᱮ ᱦᱩᱭᱩᱜᱼᱟ ᱦᱮᱸ ᱟᱨ ᱴᱷᱤᱠ ᱴᱷᱟᱠ ᱩᱱ ᱥᱚᱢᱚᱭ ᱚᱸᱰᱮ ᱯᱮᱨᱮᱡᱽ ᱯᱮ ᱟᱨ ᱵᱟᱯᱮ ᱫᱟᱲᱮᱭᱟᱜ ᱠᱷᱟᱱ ᱚᱸᱰᱮ ᱦᱚᱲ ᱠᱚ ᱛᱟᱦᱮᱱᱟ ᱦᱟᱸᱜ ᱦᱮᱸ ᱟᱵᱚᱭᱤᱡ ᱯᱚᱱᱚᱛ ᱥᱚᱨᱠᱟᱨᱮ ᱞᱟᱹᱭ ᱠᱟᱜ ᱜᱮᱭᱟ ᱚᱱᱠᱟ ᱜᱮ ᱡᱮ ᱵᱟᱯᱮ ᱫᱟᱲᱮᱭᱟᱜ ᱠᱷᱟᱱ ᱚᱸᱰᱮ ᱯᱮᱨᱮᱡ ᱦᱚᱲ ᱠᱚ ᱛᱟᱦᱮᱱᱟ ᱩᱱᱠᱩ ᱠᱚ ᱯᱮᱨᱮᱡ ᱟᱯᱮᱭᱟ ᱦᱮᱸ ᱦᱳᱭ ᱩᱱᱠᱩ ᱯᱮᱨᱮᱡ ᱦᱚᱪᱚ ᱠᱟᱛᱮᱫ ᱚᱸᱰᱮ ᱡᱚᱢᱟᱭ ᱯᱮ ᱴᱷᱤᱠ ᱜᱮᱭᱟ ᱛᱟᱦᱚᱞᱮ ᱦᱚᱯᱚᱱ ᱟᱭᱳ ᱴᱷᱤᱠ ᱜᱮᱭᱟ ᱛᱟᱦᱚᱞᱮ ᱱᱚᱣᱟ ᱵᱷᱤᱰᱤᱭᱳ ᱡᱟᱦᱟᱸᱭ ᱠᱚᱯᱮ ᱧᱮᱞ ᱠᱮᱫ ᱛᱟᱵᱚᱱᱟ ᱦᱮᱸ ᱱᱚᱝᱠᱟᱱᱟᱜ ᱱᱚᱣᱟ ᱪᱮᱱᱮᱞ ᱨᱮ ᱞᱟᱹᱠᱛᱤᱭᱟᱱᱟᱜ ᱠᱷᱚᱵᱚᱨ ᱠᱚ ᱟᱯᱞᱳᱰ ᱦᱩᱭᱩᱜᱼᱟ ᱱᱚᱣᱟ ᱛᱟᱭᱚᱢ ᱫᱩᱣᱟᱨᱮ ᱥᱚᱨᱠᱟᱨ ᱠᱮᱢᱯ ᱠᱚᱨᱮ ᱪᱮᱫ ᱠᱚ ᱦᱩᱭᱩᱜᱼᱟ ᱪᱮᱫ ᱪᱮᱫ ᱥᱩᱵᱤᱫᱷᱟ ᱠᱚ ᱟᱨᱦᱚᱸ ᱠᱟᱹᱢᱤ ᱠᱚ ᱜᱟᱱᱚᱜᱼᱟ ᱦᱮᱸ ᱚᱱᱠᱟᱱᱟᱜ ᱠᱚ ᱟᱨᱦᱚᱸ ᱵᱷᱤᱰᱤᱭᱳ ᱟᱯᱞᱳᱰ ᱦᱩᱭᱩᱜᱼᱟ ᱛᱟᱭᱚᱢ ᱫᱟᱨᱟᱢ ᱦᱟᱸᱜ ᱟᱯᱮ ᱠᱚᱯᱮ ᱵᱟᱲᱟᱭ ᱫᱟᱲᱮᱭᱟᱜ ᱠᱷᱟᱱ ᱱᱚᱝᱠᱟᱱ ᱠᱷᱚᱵᱚᱨ ᱠᱚ ᱛᱟᱦᱚᱞᱮ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱢᱟ ᱮᱱᱠᱷᱟᱱ ᱡᱚᱦᱟᱨ